ᱡᱷᱟᱨᱠᱷᱚᱸᱰ ᱯᱚᱱᱚᱛ ᱨᱮ ᱡᱩᱫᱤ ᱥᱟᱱᱛᱟᱞᱤ ᱯᱨᱚᱛᱷᱚᱢ ᱯᱳᱭᱞᱳ ᱨᱟᱡᱽ ᱯᱟᱹᱨᱥᱤ ᱦᱤᱥᱟᱹᱵ ᱛᱮ ᱡᱩᱫᱤ ᱢᱟᱱᱚᱛᱮ ᱧᱟᱢᱟᱭ ᱛᱚᱵᱮ ᱜᱮ ᱥᱟᱨᱟ ᱣᱟᱨᱞᱰ ᱨᱮ ᱱᱮᱥᱱᱮᱞ ᱥᱟᱱᱛᱟᱞᱤ ᱵᱷᱟᱥᱟ ᱢᱮᱱᱛᱮ ᱩᱯᱨᱩᱢᱚᱜ ᱛᱟᱵᱚᱱᱟ ᱛᱮᱱ ᱯᱚᱥᱪᱤᱢ ᱵᱟᱝᱞᱟ ᱞᱟᱹᱜᱤᱫ ᱛᱮ ᱵᱟᱝᱞᱟ ᱢᱮᱱᱟᱜᱼᱟ ᱩᱲᱤᱥᱥᱟ ᱞᱟᱹᱜᱤᱫ ᱛᱮᱜᱮ ᱩᱲᱤᱭᱟ ᱢᱮᱱᱟᱜᱼᱟ ᱟᱥᱟᱢ ᱞᱟᱹᱜᱤᱫ ᱛᱮ ᱟᱥᱟᱢᱤᱥ ᱢᱮᱱᱟᱜᱼᱟ ᱢᱮᱱᱠᱷᱟᱱ ᱥᱟᱱᱛᱟᱲ ᱠᱚ ᱞᱟᱹᱜᱤᱫ ᱛᱮᱫᱚ ᱩᱠᱩᱨ ᱛᱮᱱ ᱟᱹᱫᱤᱵᱟᱹᱥᱤ ᱠᱚ ᱞᱟᱹᱜᱤᱫ ᱛᱮ ᱡᱟᱦᱟᱸ ᱯᱚᱱᱚᱛ ᱵᱮᱱᱟᱣᱮᱱᱟ ᱟᱹᱫᱤᱵᱟᱹᱥᱤ ᱠᱚᱣᱟᱜ ᱛᱤ ᱨᱮᱜᱮ ᱵᱟᱹᱱᱩᱜᱼᱟ ᱟᱹᱫᱤᱵᱟᱹᱥᱤ ᱢᱩᱠᱷᱭᱚ ᱢᱚᱱᱛᱨᱤ ᱢᱮᱱᱟᱜ ᱠᱚᱣᱟ ᱢᱮᱱᱠᱷᱟᱱ ᱟᱹᱫᱤᱵᱟᱹᱥᱤ ᱜᱮ ᱵᱟᱠᱚ ᱠᱷᱚᱡᱚᱜ ᱠᱟᱱᱟ ᱟᱹᱫᱤᱵᱟᱹᱥᱤ ᱠᱚᱣᱟᱜ ᱵᱷᱟᱹᱞᱟᱹᱭ ᱦᱩᱭᱩᱜ ᱢᱟ ᱟᱹᱫᱤᱵᱟᱹᱥᱤ ᱠᱚ ᱢᱚᱣᱞᱤᱠ ᱚᱫᱷᱤᱠᱟᱨ ᱠᱚ ᱧᱟᱢ ᱢᱟ ᱟᱹᱫᱤᱵᱟᱹᱥᱤ ᱠᱚ ᱟᱠᱚᱣᱟᱜ ᱥᱟᱝᱵᱤᱫᱷᱟᱱᱤᱠ ᱚᱫᱷᱤᱠᱟᱨ ᱠᱚ ᱧᱟᱢ ᱢᱟ

ᱠᱩᱥᱯᱩᱛᱩᱞ ᱫᱟᱦᱚᱱ ᱠᱮᱫᱼᱟ ᱠᱚ ᱟᱨ ᱟᱸᱡᱚᱢ ᱟᱵᱚᱱ ᱱᱩᱠᱩ ᱢᱟᱹᱱᱟᱱ ᱜᱚᱢᱠᱮ ᱠᱚ ᱪᱮᱫ ᱠᱚ ᱢᱮᱱ ᱦᱚᱪᱚᱭᱮᱫᱟ᱾ ᱤᱧ ᱧᱮᱞ ᱠᱮᱫᱼᱟ ᱦᱮᱢᱚᱱᱛᱚ ᱥᱚᱨᱮᱱ ᱡᱟᱦᱟᱸᱭ ᱫᱚ ᱡᱷᱟᱨᱠᱷᱚᱸᱰ ᱨᱮ ᱢᱩᱠᱷᱭᱚ ᱢᱚᱱᱛᱨᱤ ᱩᱱᱤᱭᱟᱜ ᱠᱩᱥᱯᱩᱛᱩᱞ ᱫᱟᱦᱚᱱ ᱦᱩᱭ ᱮᱱᱟ ᱟᱫᱚ ᱱᱚᱣᱟ ᱫᱚ ᱪᱮᱫ ᱞᱟᱹᱜᱤᱫ ᱛᱮ ᱠᱩᱥᱯᱩᱛᱩᱞ ᱫᱟᱦᱚᱱ ᱫᱚ ᱦᱩᱭ ᱮᱱᱟ? ᱱᱚᱣᱟ ᱫᱚ ᱛᱤᱨᱤᱥᱮ ᱛᱤᱨᱤᱥᱮ ᱮᱯᱨᱤᱞ ᱱᱚᱣᱟ ᱫᱚ ᱯᱟᱹᱨᱥᱤ ᱡᱤᱛᱠᱟᱹᱨᱤ ᱥᱟᱞᱠᱷᱟᱱ ᱢᱩᱨᱢᱩ ᱡᱟᱦᱟᱸᱭ ᱥᱟᱯᱲᱟᱣ ᱞᱮᱫᱟᱭ ᱨᱟᱡᱽᱵᱟᱥᱤ ᱨᱮᱞᱤ ᱱᱚᱣᱟ ᱫᱚ ᱦᱚᱞᱟ ᱢᱟᱫᱷᱮᱨ ᱫᱚ ᱵᱟᱭ ᱰᱤᱠᱞᱮᱭᱟᱨ ᱠᱟᱫᱟᱭ ᱩᱱᱤ ᱫᱚ ᱯᱨᱟᱭ ᱢᱚᱬᱮ ᱢᱚᱬᱮ ᱪᱟᱸᱫᱚ ᱞᱟᱦᱟ ᱠᱷᱚᱱ ᱰᱤᱠᱞᱮᱭᱟᱨ ᱠᱟᱫᱟᱭ ᱮᱵᱚᱝ ᱯᱟᱨᱢᱤᱥᱚᱱ ᱠᱟᱫᱟᱭ ᱯᱩᱞᱤᱥ ᱯᱟᱨᱢᱤᱥᱚᱱ ᱦᱩᱭ ᱠᱟᱱᱟ ᱡᱷᱚᱛᱚ ᱠᱤᱪᱷᱩ ᱦᱩᱭ ᱠᱟᱱᱟ ᱛᱟ ᱥᱚᱛᱛᱮᱣ ᱡᱷᱟᱲᱠᱷᱚᱸᱰ ᱥᱚᱨᱠᱟᱨ ᱡᱮᱮᱢ ᱥᱚᱨᱠᱟᱨ ᱦᱮᱢᱚᱱᱛᱚ ᱥᱚᱨᱮᱱ ᱱᱚᱣᱟ ᱩᱱᱤ ᱜᱚᱫᱽᱫᱟᱨᱤ ᱠᱮᱫᱟᱭ ᱢᱟᱱᱮ ᱢᱤᱫᱴᱟᱝ ᱡᱟᱹᱛᱤᱭᱟᱜ ᱢᱤᱫᱴᱟᱝ ᱡᱷᱚᱛᱚ ᱠᱷᱚᱱ ᱢᱟᱨᱮ ᱡᱟᱹᱛᱤ ᱠᱟᱱᱟ ᱠᱚ ᱥᱟᱱᱛᱟᱲ ᱠᱟᱱᱟ ᱠᱚ ᱵᱷᱟᱨᱚᱛ ᱫᱤᱥᱚᱢ ᱨᱮ ᱱᱩᱠᱩ ᱜᱮ ᱯᱳᱭᱞᱳ ᱢᱟᱹᱱᱢᱤ ᱟᱨ ᱵᱷᱟᱨᱚᱛ ᱵᱚᱨᱥᱚ ᱨᱮ ᱟᱹᱰᱤ ᱩᱛᱟᱹᱨ ᱨᱟᱡᱽᱡᱚ ᱢᱮᱱᱟᱜᱼᱟ ᱚᱱᱟ ᱨᱟᱡᱽᱡᱚ ᱨᱮ ᱥᱟᱱᱟᱢ ᱨᱟᱡᱽᱡᱚ ᱜᱮ ᱟᱞᱟᱫᱟ ᱟᱞᱟᱫᱟ ᱵᱷᱟᱥᱟ ᱢᱮᱱᱟᱜ ᱛᱟᱠᱚᱣᱟ ᱡᱮᱢᱚᱱ ᱵᱮᱝᱜᱚᱞ ᱨᱮ ᱵᱟᱝᱞᱟ ᱳᱰᱤᱥᱟ ᱨᱮ ᱳᱰᱤᱭᱟ ᱵᱤᱦᱟᱨ ᱨᱮ ᱵᱤᱦᱟᱨᱤ ᱟᱥᱟᱢ ᱨᱮ ᱟᱥᱟᱢᱤᱭᱟᱹ ᱵᱷᱟᱥᱟ ᱟᱠᱚᱣᱟᱜ ᱠᱷᱟᱥ ᱵᱷᱟᱥᱟᱛᱮ ᱱᱚᱣᱟ ᱚᱞᱚᱜ ᱯᱟᱲᱦᱟᱜ ᱪᱟᱞᱟᱜ ᱠᱟᱱᱟ ᱠᱤᱱᱛᱩ ᱱᱚᱣᱟ ᱵᱷᱟᱨᱚᱛ ᱫᱤᱥᱚᱢ ᱨᱮ ᱟᱹᱫᱤᱵᱟᱹᱥᱤ ᱨᱟᱡᱽᱡᱚ ᱠᱚ ᱧᱟᱢ ᱠᱮᱫᱟ ᱯᱨᱟᱭ ᱠᱩᱲᱤ ᱥᱮᱨᱢᱟ ᱯᱟᱨᱚᱢᱱᱟ ᱱᱤᱛ ᱦᱚᱸ ᱨᱟᱡᱽ ᱵᱷᱟᱥᱟ ᱵᱟᱝ ᱦᱩᱭ ᱞᱮᱱᱟ ᱱᱚᱣᱟ ᱠᱷᱟᱹᱛᱤᱨ ᱛᱮ ᱯᱟᱹᱨᱥᱤ ᱡᱤᱛᱠᱟᱹᱨ ᱥᱟᱨᱠᱟᱨ ᱢᱩᱨᱢᱩ ᱱᱮ ᱜᱷᱳᱥᱳᱱᱟ ᱞᱮᱫᱟᱭ ᱡᱮ ᱵᱷᱟᱨᱚᱛ ᱫᱤᱥᱚᱢ ᱨᱮ ᱡᱚᱛᱚ ᱥᱟᱱᱛᱟᱲ ᱢᱮᱱᱟᱜ ᱵᱚᱱᱟ ᱛᱟᱦᱚᱞᱮ ᱥᱟᱱᱟᱢ ᱠᱚᱜᱮ ᱱᱚᱣᱟ ᱨᱟᱡᱽ ᱵᱷᱟᱥᱟ ᱨᱮᱞᱤ ᱱᱚᱣᱟ ᱫᱤᱱ ᱦᱤᱞᱳᱜ ᱥᱟᱯᱲᱟᱣ ᱞᱮᱱᱟ ᱟᱨ ᱵᱟᱝᱞᱟ ᱟᱵᱚ ᱵᱷᱟᱨᱚᱛ ᱵᱚᱨᱥᱚ ᱵᱟᱭᱨᱮ ᱠᱷᱚᱱᱟᱜ ᱦᱚᱸ ᱯᱨᱚᱛᱤᱵᱮᱥᱤ ᱱᱮᱯᱟᱞ ᱵᱷᱩᱴᱟᱱ ᱱᱚᱣᱟ ᱠᱚ ᱨᱟᱡᱽ ᱟᱹᱰᱤ ᱜᱟᱛᱮ ᱥᱟᱱᱛᱟᱲ ᱠᱚ ᱮᱦᱚᱵ ᱮᱱᱟ ᱦᱤᱡᱩᱜ ᱞᱟᱹᱜᱤᱫ ᱢᱟᱱᱮ ᱨᱟᱥᱛᱟ ᱠᱚ ᱦᱮᱡ ᱠᱟᱱᱟ ᱦᱮᱸ ᱟᱥᱟᱢ ᱨᱮᱱ ᱦᱚᱲ ᱯᱨᱟᱭ ᱡᱟᱹᱥᱛᱤ ᱜᱮᱠᱚ ᱦᱮᱡ ᱪᱟᱵᱟ ᱟᱠᱟᱱᱟ ᱟᱨ ᱩᱱᱤ ᱜᱷᱳᱥᱱᱟ ᱠᱮᱫᱟᱭ ᱛᱤᱥᱮ ᱜᱷᱳᱥᱱᱟ ᱠᱮᱫᱟᱭ ᱩᱱᱛᱨᱤᱥᱮ ᱮᱯᱨᱤᱞ ᱩᱱᱤ ᱜᱷᱳᱥᱱᱟ ᱠᱮᱫᱟᱭ ᱛᱤᱨᱤᱥᱮ ᱮᱯᱨᱤᱞ ᱡᱮᱱᱚ ᱡᱟᱛᱮ ᱟᱞᱚ ᱦᱩᱭᱩᱜ ᱢᱟ ᱱᱩᱠᱩ ᱦᱚᱲ ᱦᱮᱡ ᱧᱮᱞᱛᱮ ᱱᱩᱭ ᱟᱫᱚ ᱢᱚᱱᱮ ᱤᱭᱟᱹᱭᱮᱱ ᱛᱟᱭᱟ ᱡᱮ ᱛᱟᱦᱚᱞᱮ ᱠᱚ ᱨᱟᱡᱽ ᱵᱟᱥᱟ ᱨᱮᱜᱮ ᱟᱭᱢᱟ ᱥᱟᱱᱛᱟᱲ ᱠᱚ ᱮᱵᱷᱮᱱ ᱠᱟᱜ ᱠᱚᱣᱟ ᱮᱵᱟᱨ ᱫᱤᱥᱟᱹ ᱩᱱᱠᱩᱣᱟᱜ ᱫᱤᱥ ᱦᱩᱫᱤᱥ ᱦᱮᱡ ᱠᱟᱱ ᱛᱟᱠᱚᱣᱟ ᱡᱮ ᱟᱹᱫᱤᱵᱟᱹᱥᱤ ᱛᱮᱫᱚ ᱟᱠᱚᱣᱟᱜ ᱨᱟᱡᱽ ᱨᱟᱡᱽ ᱨᱮ ᱥᱟᱱᱛᱟᱲᱤ ᱯᱳᱭᱞᱳ ᱵᱷᱟᱥᱟ ᱦᱩᱭᱩᱜ ᱢᱟ ᱱᱚᱣᱟ ᱞᱟᱹᱜᱤᱫ ᱛᱮ ᱱᱩᱭ ᱥᱚᱨᱠᱟᱨ ᱱᱚᱣᱟ ᱵᱷᱟᱨᱚᱛ ᱫᱤᱥᱚᱢ ᱨᱮ ᱥᱟᱱᱛᱟᱲᱤ ᱵᱷᱟᱥᱟ ᱤᱫᱤ ᱠᱟᱛᱮ ᱫᱚ ᱱᱩᱭ ᱫᱚ ᱜᱚᱫᱽᱫᱷᱟᱨᱤ ᱠᱮᱫᱟᱭ ᱱᱩᱭ ᱫᱚ ᱵᱮᱡᱚᱱᱢᱟ ᱠᱟᱱᱟᱭ ᱱᱩᱭ ᱫᱚ ᱱᱩᱭ ᱥᱟᱱᱛᱟᱲ ᱥᱚᱢᱟᱡᱽ ᱞᱟᱹᱜᱤᱫ ᱫᱚ ᱱᱩᱭ ᱫᱚ ᱵᱮᱡᱚᱱᱢᱟ ᱠᱟᱱᱟᱭ ᱡᱮᱦᱮᱛᱩ ᱟᱭᱟᱜ ᱢᱤᱫᱴᱟᱝ ᱥᱚᱨᱠᱟᱨ ᱱᱚᱣᱟ ᱤᱭᱟᱹ ᱠᱮᱫᱟᱭ ᱛᱟᱺᱜᱤ ᱛᱟᱨᱟᱵ ᱠᱮᱫᱟᱭ ᱡᱮ ᱟᱞᱚ ᱦᱩᱭᱩᱜ ᱢᱟ ᱟᱪᱪᱷᱟ ᱜᱚᱢᱠᱮ ᱡᱷᱟᱲᱠᱷᱚᱸᱰ ᱨᱮᱱ ᱢᱩᱠᱠᱷᱚ ᱢᱚᱱᱛᱨᱤ ᱦᱮᱢᱚᱱᱛᱚ ᱥᱚᱨᱮᱱ ᱱᱩᱭ ᱛᱚ ᱟᱡ ᱦᱚᱸ ᱱᱤᱡᱮ ᱦᱚᱸ ᱥᱟᱱᱛᱟᱲ ᱠᱟᱱᱟᱭ ᱟᱨ ᱡᱷᱟᱲᱠᱷᱚᱸᱰ ᱨᱮ ᱥᱟᱱᱛᱟᱞᱤ ᱯᱨᱚᱛᱷᱚᱢ ᱨᱟᱡᱽ ᱯᱟᱹᱨᱥᱤ ᱞᱮᱠᱟᱛᱮ ᱯᱨᱟᱫᱷᱟᱱᱱᱚ ᱧᱟᱢ ᱢᱟᱭ ᱟᱫᱚ ᱡᱟᱦᱟᱸ ᱛᱤᱨᱤᱥᱮ ᱮᱯᱨᱤᱞ ᱱᱤᱭᱟᱹ ᱯᱨᱳᱜᱨᱟᱢ ᱫᱚ ᱵᱚᱱᱫᱚ ᱨᱮᱭᱟᱜ ᱩᱫᱽᱫᱮᱥᱥᱚ ᱫᱚ ᱪᱮᱫ ᱛᱟᱭ ᱩᱫᱽᱫᱮᱥᱥᱚ ᱫᱚ ᱦᱩᱭᱩᱜ ᱠᱟᱱᱟ ᱡᱟᱦᱟᱸᱭ ᱟᱭᱟᱜ ᱜᱚᱫᱤ ᱵᱟᱧᱪᱟᱣ ᱞᱟᱹᱜᱤᱫ ᱛᱮ ᱡᱮᱱᱚ ᱦᱟᱯᱮᱱ ᱫᱤᱱ ᱨᱮ ᱯᱟᱹᱨᱥᱤ ᱡᱤᱛᱠᱟᱹᱨ ᱥᱟᱠᱟᱢ ᱦᱚᱸ ᱟᱞᱚᱭ ᱞᱟᱦᱟ ᱦᱚᱪᱚ ᱫᱟᱲᱮᱭᱟᱭ ᱢᱟ ᱮᱵᱚᱝ ᱱᱚᱣᱟ ᱫᱤᱥᱚᱢ ᱟᱡ ᱜᱮ ᱪᱟᱞᱟᱣᱟᱭ ᱪᱩᱯᱩᱫ ᱠᱟᱛᱮ ᱫᱚᱦᱚ ᱠᱟᱜ ᱟᱭ ᱤᱪᱪᱷᱟᱹ ᱢᱚᱛᱚᱱ ᱟᱭᱟᱜ ᱵᱷᱟᱥᱟ ᱵᱟᱭ ᱵᱮᱵᱚᱦᱟᱨ ᱦᱚᱪᱚᱣᱟᱜᱼᱟᱭ ᱟᱭᱟᱜ ᱡᱟᱱᱟᱢ ᱯᱟᱹᱨᱥᱤ ᱦᱤᱲᱤᱧ ᱪᱟᱵᱟ ᱠᱟᱫᱟᱭ ᱱᱚᱣᱟ ᱫᱚᱭ ᱥᱤᱫ ᱦᱚᱣᱟᱜ ᱠᱟᱱ ᱠᱟᱱᱟᱭ ᱟᱨ ᱚᱱᱟ ᱠᱷᱟᱹᱛᱤᱨ ᱛᱮ ᱱᱩᱭ ᱱᱚᱣᱟᱭ ᱡᱟᱸᱜᱮ ᱫᱟᱨᱟᱢ ᱠᱮᱫᱟᱭ ᱜᱚᱝᱠᱮ ᱟᱹᱵᱤᱱᱟᱜ ᱩᱯᱨᱩᱢ ᱟᱹᱞᱤᱧᱟᱜ ᱩᱯᱨᱩᱢ ᱦᱩᱭᱩᱜ ᱠᱟᱱᱟ ᱯᱩᱨᱵᱚ ᱵᱚᱨᱫᱷᱚᱢᱟᱱ ᱨᱮᱱ ᱟᱭᱥᱮᱠ ᱨᱮᱱ ᱠᱳᱰᱤᱱᱮᱴᱟᱨ ᱵᱤᱱᱚᱭ ᱢᱟᱱᱰᱤ ᱡᱟᱦᱟᱸ ᱨᱟᱺᱪᱤ ᱨᱮ ᱢᱚᱨᱟᱢᱟᱫᱤ ᱯᱷᱩᱴᱵᱚᱞ ᱢᱚᱭᱫᱟᱱ ᱨᱮ ᱡᱟᱦᱟᱸ ᱥᱟᱱᱛᱟᱞᱤ ᱨᱟᱡᱽᱵᱷᱟᱥᱟ ᱨᱮᱞᱤ ᱛᱤᱨᱤᱥᱮ ᱮᱯᱨᱤᱞ ᱫᱩ ᱦᱟᱡᱟᱨ ᱵᱟᱭᱤᱥ ᱨᱮ ᱦᱩᱭᱩᱜ ᱨᱮᱭᱟᱜ ᱡᱟᱦᱟᱸ ᱠᱟᱛᱷᱟ, ᱦᱩᱭᱩᱜ ᱨᱮᱭᱟᱜ ᱡᱟᱦᱟᱸ ᱜᱷᱳᱥᱱᱟ ᱱᱮᱸᱰᱟ ᱞᱮᱱᱟ ᱚᱱᱟ ᱵᱟᱭ ᱦᱩᱭ ᱞᱮᱱᱟ᱾ ᱚᱱᱟ ᱨᱮᱭᱟᱜ ᱠᱟᱨᱚᱱ ᱟᱹᱰᱤ ᱦᱚᱲ ᱟᱹᱰᱤ ᱨᱚᱠᱚᱢ ᱠᱚ ᱢᱮᱱ ᱮᱫᱟ᱾ ᱢᱮᱱᱠᱷᱟᱱ ᱱᱚᱰᱮ ᱯᱚᱨᱤᱥᱠᱟᱨ ᱥᱟᱯᱷᱟ ᱵᱩᱡᱷᱟᱹᱣ ᱮᱱᱟ ᱡᱷᱟᱨᱠᱷᱚᱸᱰ ᱯᱚᱱᱚᱛ ᱨᱮ ᱡᱟᱦᱟᱸᱭ ᱢᱩᱠᱷᱭᱚ ᱢᱚᱱᱛᱨᱤ ᱠᱟᱱᱟᱭ ᱱᱩᱭ ᱜᱮ ᱵᱟᱭ ᱠᱷᱚᱡᱚᱜ ᱠᱟᱱᱟᱭ ᱡᱮ ᱡᱷᱟᱨᱠᱷᱚᱸᱰ ᱯᱚᱱᱚᱛ ᱨᱮ ᱥᱟᱱᱛᱟᱞᱤ ᱨᱟᱡᱽ ᱯᱟᱹᱨᱥᱤ ᱢᱟᱱᱚᱛ ᱮ ᱧᱟᱢ ᱢᱟᱭ᱾ ᱛᱮᱦᱮᱧ ᱞᱟᱡᱟᱣ ᱵᱩᱡᱷᱟᱹᱜ ᱜᱮᱭᱟ ᱡᱮ ᱡᱷᱟᱨᱠᱷᱚᱸᱰ ᱯᱚᱱᱚᱛ ᱨᱮᱱ ᱢᱩᱠᱷᱭᱚ ᱢᱚᱱᱛᱨᱤ ᱥᱟᱱᱛᱟᱲ ᱠᱟᱱᱟᱭ ᱟᱨ ᱚᱱᱟ ᱡᱷᱟᱨᱠᱷᱚᱸᱰ ᱯᱚᱱᱚᱛ ᱨᱮ ᱡᱟᱦᱟᱸ ᱫᱚ ᱥᱟᱱᱛᱟᱞᱤ ᱨᱟᱡᱽ ᱯᱟᱹᱨᱥᱤ ᱢᱟᱱᱚᱛ ᱵᱟᱭ ᱧᱟᱢ ᱮᱫᱟᱭ ᱥᱟᱨᱟ ᱵᱷᱟᱨᱚᱛ ᱨᱮᱱ ᱥᱟᱱᱛᱟᱲ ᱠᱚ ᱜᱚᱨᱚᱵᱚᱜ ᱜᱮᱭᱟ ᱠᱚ ᱨᱟᱹᱥᱠᱟᱹᱜ ᱜᱮᱭᱟ ᱠᱚ ᱡᱮ ᱱᱚᱝᱠᱟᱱ ᱯᱚᱱᱚᱛ ᱢᱮᱱᱟᱜᱼᱟ ᱡᱟᱦᱟᱸ ᱯᱚᱱᱚᱛ ᱫᱚ ᱥᱟᱱᱛᱟᱲ ᱠᱚᱣᱟᱜ ᱨᱟᱡᱽ ᱠᱟᱱᱟ ᱥᱮ ᱟᱹᱫᱤᱵᱟᱹᱥᱤ ᱠᱚᱣᱟᱜ ᱨᱟᱡᱽ ᱠᱟᱱᱟ ᱟᱨ ᱚᱱᱟ ᱟᱹᱫᱤᱵᱟᱹᱥᱤ ᱠᱚᱣᱟᱜ ᱨᱟᱡᱽ ᱨᱮ ᱟᱹᱫᱤᱵᱟᱹᱥᱤ ᱜᱮ ᱛᱮᱦᱮᱧ ᱠᱚᱠᱚᱭ ᱡᱩᱜᱤ᱾ ᱡᱟᱦᱟᱸ ᱫᱚ ᱥᱟᱱᱛᱟᱲᱤ ᱨᱟᱡᱽ ᱵᱷᱟᱥᱟ ᱞᱟᱹᱜᱤᱫ ᱛᱮ ᱢᱚᱦᱟ ᱢᱤᱫᱴᱟᱝ ᱨᱮᱞᱤ ᱥᱟᱯᱲᱟᱣ ᱞᱮᱱᱟ ᱟᱫᱚ ᱱᱚᱣᱟ ᱨᱮᱞᱤ ᱚᱠᱚᱭ ᱦᱚᱛᱮᱡ ᱛᱮ ᱱᱚᱣᱟ ᱨᱮᱞᱤ ᱫᱚ ᱟᱴᱚᱜ ᱮᱱᱟ ᱟᱨ ᱱᱩᱠᱩᱣᱟᱜ ᱩᱫᱽᱫᱮᱥᱥᱚ ᱫᱚ ᱪᱮᱫ ᱛᱟᱠᱚ ᱱᱚᱣᱟ ᱨᱮᱞᱤ ᱨᱮ ᱡᱟ ᱵᱮᱭᱢᱟᱱ ᱵᱟᱪᱪᱟ ᱱᱩᱭ ᱡᱚᱱᱛᱩ ᱡᱟᱱᱣᱟᱨ ᱡᱟᱦᱟᱸᱭ ᱦᱮᱢᱚᱱᱛ ᱥᱚᱨᱮᱱ ᱢᱩᱠᱠᱷᱚ ᱢᱚᱱᱛᱨᱤ ᱱᱩᱭ ᱟᱹᱰᱤ ᱠᱷᱚᱱ ᱜᱮ ᱱᱚᱣᱟ ᱫᱚᱭ ᱵᱤᱨᱳᱫᱷ ᱫᱟᱭ ᱡᱚᱛᱚ ᱫᱤᱱ ᱢᱮᱱᱟᱭᱟᱭ ᱱᱚᱣᱟ ᱯᱟᱹᱨᱥᱤ ᱟᱵᱚᱣᱟᱜ ᱥᱟᱱᱛᱟᱲᱤ ᱯᱟᱹᱨᱥᱤ ᱠᱚ ᱞᱟᱹᱜᱩᱜ ᱢᱟ ᱱᱚᱣᱟ ᱫᱚ ᱵᱟᱭ ᱦᱩᱭ ᱦᱚᱪᱚᱣᱟᱜ ᱢᱟ ᱱᱚᱣᱟ ᱫᱚ ᱟᱹᱰᱤ ᱟᱭᱢᱟ ᱫᱤᱱ ᱠᱷᱚᱱ ᱜᱮᱞᱮ ᱵᱩᱡᱽ ᱠᱟᱫᱮᱭᱟ ᱟᱨ ᱱᱤᱛᱚᱝ ᱛᱤᱨᱤᱥᱮ ᱮᱯᱨᱤᱞ ᱨᱮ ᱡᱟᱦᱟᱸᱭ ᱥᱟᱯᱲᱟᱣ ᱞᱮᱫᱟᱭ ᱟᱵᱚᱭᱤᱡ ᱢᱟᱹᱱ ᱥᱟᱞᱠᱷᱟᱱ ᱢᱩᱨᱢᱩ ᱯᱟᱹᱨᱥᱤ ᱡᱤᱛᱠᱟᱹᱨᱤᱭᱟᱹ ᱡᱮᱭᱮᱫ ᱵᱚᱸᱜᱟ ᱞᱮᱠᱟᱱ ᱦᱚᱲ ᱛᱮᱦᱮᱧ ᱱᱩᱭ ᱟᱹᱰᱤ ᱢᱟᱨᱟᱝ ᱟᱜᱷᱟᱛ ᱥᱮ ᱟᱵᱚ ᱫᱤᱥᱚᱢ ᱦᱚᱲ ᱱᱚᱣᱟ ᱫᱤᱥᱚᱢ ᱨᱮ ᱟᱹᱰᱤ ᱟᱜᱷᱟᱛ ᱵᱚᱱ ᱧᱟᱢ ᱠᱮᱫᱟ ᱥᱮ ᱟᱵᱚ ᱫᱚ ᱮᱠᱟᱞ ᱜᱮ ᱢᱤᱦᱩ ᱢᱮᱨᱚᱢ ᱞᱮᱠᱟ ᱠᱚ ᱫᱚᱦᱚ ᱵᱚᱱ ᱞᱟᱹᱜᱤᱫ ᱟᱯᱱᱟᱨ ᱢᱩᱠᱠᱷᱚ ᱢᱚᱱᱛᱨᱤ ᱱᱩᱭ ᱱᱚᱣᱟᱭ ᱩᱭᱦᱟᱹᱨ ᱠᱮᱫᱟ ᱮᱴᱟᱜ ᱯᱟᱹᱴᱤ ᱫᱟᱞᱟᱞ ᱠᱚ ᱥᱟᱶ ᱜᱟᱛᱚᱠ ᱠᱟᱛᱮ ᱟᱭᱟᱜ ᱯᱚᱠᱮᱴ ᱟᱨ ᱟᱭᱟᱜ ᱥᱟᱢᱟᱱᱟᱜ ᱥᱟᱱᱟᱢᱟᱜ ᱟᱵᱚ ᱡᱟᱵᱚᱛᱤᱭᱚ ᱞᱩᱴ ᱠᱟᱛᱮ ᱱᱩᱭ ᱠᱤᱥᱟᱹᱬᱚᱜ ᱞᱟᱹᱜᱤᱫ ᱮ ᱪᱮᱥᱴᱟ ᱮᱫᱟᱭ ᱟᱨ ᱡᱟᱹᱛᱤ ᱠᱚ ᱟᱵᱚ ᱥᱟᱱᱛᱟᱲ ᱡᱟᱹᱛᱤ ᱠᱚ ᱠᱷᱚᱛᱚᱢ ᱨᱮᱱᱟᱜ ᱠᱩᱨᱩᱢᱩᱴᱩ ᱮᱫᱟᱭ ᱱᱩᱭ ᱵᱮᱭᱢᱟᱱ ᱮᱢᱚᱱ ᱞᱮᱠᱟᱱ ᱠᱟᱹᱭ ᱠᱟᱫᱟᱭ ᱱᱩᱭ ᱫᱚ ᱱᱩᱭ ᱠᱷᱚᱢᱟ ᱵᱟᱹᱱᱩᱜᱼᱟ ᱱᱩᱭ ᱫᱚ ᱡᱚᱱᱛᱩ ᱦᱚᱸ ᱠᱟᱱᱟᱭ ᱟᱨ ᱢᱤᱫᱴᱟᱝ ᱱᱩᱭ ᱫᱚ ᱢᱟᱹᱱᱢᱤ ᱦᱚᱯᱚᱱ ᱫᱚᱭ ᱵᱟᱝ ᱠᱟᱱᱟᱭ ᱱᱩᱱ ᱢᱟᱨᱟᱝ ᱠᱟᱹᱭ ᱫᱟᱭ ᱟᱭᱟᱜ ᱯᱟᱹᱨᱥᱤ ᱮᱴᱟᱜ ᱮᱴᱟᱜ ᱡᱟᱹᱛᱤ ᱠᱚᱫᱚ ᱠᱚ ᱧᱮᱞ ᱫᱟᱵᱚᱱ ᱡᱟᱦᱟᱸᱭ ᱠᱚ ᱢᱩᱠᱷᱚ ᱢᱚᱱᱛᱨᱤᱜ ᱠᱟᱱᱟ ᱠᱤᱝᱵᱟ ᱡᱟᱦᱟᱸᱭ ᱠᱚ ᱥᱚᱵᱷᱟᱫᱷᱤᱯᱚᱛᱤᱜ ᱠᱟᱱᱟ ᱠᱤᱝᱵᱟ ᱡᱟᱦᱟᱸ ᱯᱚᱫᱽ ᱨᱮᱜᱮ ᱨᱟᱡᱽ ᱟᱹᱨᱤ ᱨᱮ ᱢᱮᱱᱟᱜ ᱠᱚ ᱟᱠᱚᱣᱟᱜ ᱡᱟᱹᱛᱤ ᱞᱟᱹᱜᱤᱫ ᱛᱮ ᱥᱟᱱᱟᱢᱟᱜ ᱠᱚ ᱦᱚᱠ ᱟᱹᱭᱫᱟᱹᱨ ᱞᱟᱹᱜᱤᱫ ᱠᱚ ᱞᱟᱦᱟᱭ ᱫᱟᱠᱚ ᱟᱨ ᱱᱩᱠᱩ ᱵᱮᱭᱢᱟᱱ ᱱᱩᱠᱩ ᱥᱤᱵᱩ ᱥᱚᱨᱮᱱ ᱟᱯᱟᱛ ᱱᱩᱭ ᱦᱮᱢᱚᱱ ᱥᱚᱨᱮᱱ ᱵᱟᱱᱟᱨ ᱵᱮᱭᱢᱟᱱ ᱵᱟᱪᱪᱟ ᱜᱮᱠᱤᱱ ᱥᱚᱢᱟᱱ ᱜᱮᱭᱟ ᱟᱫᱚ ᱱᱩᱠᱤᱱ ᱫᱚ ᱵᱟᱠᱤᱱ ᱦᱩᱭ ᱦᱚᱪᱚᱣᱟᱜᱼᱟ